ᱟᱨ ᱟᱹᱰᱤ ᱨᱟᱹᱥᱠᱟᱹ ᱞᱮ ᱵᱩᱡᱷᱟᱹᱣ ᱠᱮᱫᱟ ᱟᱞᱮ ᱡᱷᱟᱲᱠᱷᱚᱸᱰ ᱫᱤᱥᱚᱢ ᱨᱮᱭᱟᱜ ᱥᱟᱱᱛᱷᱟᱞ ᱯᱟᱨᱜᱟᱱᱟ ᱠᱷᱚᱱ ᱟᱞᱮ ᱯᱩᱱᱩᱱ ᱡᱮᱞᱟ ᱠᱷᱚᱱ ᱢᱮᱱᱟᱜ ᱞᱮᱭᱟ ᱱᱚᱜᱼᱚᱭ ᱫᱚ ᱦᱟᱲᱢᱟ ᱫᱮᱥ ᱢᱟᱺᱡᱷᱤ ᱨᱮᱱ ᱪᱷᱟᱴᱟ ᱯᱤᱲᱦᱤ ᱥᱳᱱᱟᱞᱟᱞ ᱢᱟᱨᱟᱱᱰᱤ ᱟᱨ ᱫᱤᱥᱚᱢ ᱫᱟᱬᱟᱱ ᱞᱮ ᱦᱮᱡ ᱟᱠᱟᱱᱟ ᱱᱩᱭ ᱫᱚ ᱫᱩᱢᱠᱟᱹ ᱡᱮᱞᱟ ᱠᱷᱚᱱ ᱱᱩᱭ ᱫᱚ ᱥᱟᱦᱮᱵᱽᱜᱚᱸᱡᱽ ᱠᱷᱚᱱ ᱟᱨ ᱱᱩᱭ ᱫᱚ ᱱᱚᱰᱮᱱᱤᱡ ᱜᱮ ᱫᱟᱫᱟ ᱱᱤᱭᱟᱹ ᱟᱹᱛᱩ ᱨᱮᱱ ᱜᱮ ᱢᱤᱞᱚᱱ ᱢᱳᱲ ᱦᱮᱸ ᱟᱨ ᱱᱩᱭ ᱫᱚ ᱜᱳᱰᱰᱟ ᱡᱮᱞᱟ ᱠᱷᱚᱱ

ᱟᱨ ᱢᱟ ᱟᱹᱰᱤ ᱟᱹᱰᱤ ᱱᱚᱣᱟ ᱵᱷᱤᱰᱤᱭᱳ ᱧᱮᱞ ᱞᱟᱹᱜᱤᱫ ᱛᱮ ᱟᱹᱰᱤ ᱥᱟᱨᱦᱟᱣ ᱯᱮᱨᱮᱱ ᱯᱮᱲᱟ ᱠᱚ ᱚᱠᱟ ᱠᱚᱨᱮ ᱢᱮᱱᱟᱜ ᱠᱚᱣᱟ ᱱᱚᱝᱠᱟ ᱜᱮ ᱦᱤᱨᱤ ᱠᱚᱯᱮ ᱦᱤᱨᱤ ᱦᱤᱯᱤᱨᱤ ᱯᱮ ᱡᱮᱢᱚᱱ ᱢᱚᱡᱽ ᱜᱮ ᱱᱚᱝᱠᱟ ᱜᱮ ᱦᱤᱨᱤ ᱦᱤᱯᱤᱨ ᱵᱚᱱ ᱛᱟᱦᱮᱱ ᱥᱮ ᱪᱮᱫ ᱞᱮᱠᱟ ᱟᱨ ᱢᱟᱹᱡᱷᱤ ᱵᱟᱵᱟ ᱢᱟᱹᱡᱷᱤ ᱜᱚᱜᱚ ᱢᱟ ᱟᱹᱰᱤ ᱟᱹᱰᱤ ᱥᱟᱨᱦᱟᱣ ᱟᱨ ᱡᱟᱦᱟᱸ ᱛᱤᱥ ᱜᱮ ᱟᱞᱮ ᱢᱟᱨᱮ ᱫᱤᱥᱚᱢ ᱵᱮᱱ ᱥᱮᱱᱚᱜ ᱱᱚᱜᱼᱚᱭ ᱯᱷᱳᱱ ᱱᱚᱢᱵᱚᱨ ᱠᱚ ᱠᱚᱱᱴᱮᱠᱴ ᱠᱚᱢᱟ ᱦᱩᱭᱱᱟ ᱡᱟᱦᱟᱸ ᱛᱤᱥ ᱜᱮ ᱚᱱᱛᱮ ᱥᱮᱱᱚᱜ ᱯᱮ ᱦᱤᱨᱤ ᱞᱮᱯᱮ ᱟᱞᱮ ᱦᱚᱸ